ᱫᱩ ᱦᱟᱡᱟᱨ ᱮᱜᱟᱨᱚ ᱥᱟᱞ ᱨᱮ ᱡᱟᱦᱟᱸ ᱡᱚᱱᱚᱜᱚᱱᱚᱱᱟ ᱦᱩᱭᱱᱟ ᱥᱮᱱᱥᱟᱥ ᱦᱩᱭᱱᱟ ᱩᱱ ᱚᱠᱛᱚ ᱟᱭᱢᱟ ᱥᱟᱱᱛᱟᱲ ᱜᱮᱠᱚ ᱟᱠᱚᱣᱟᱜ ᱥᱟᱨᱱᱟ ᱫᱷᱚᱨᱚᱢ ᱫᱚ ᱵᱟᱝᱠᱚ ᱚᱞᱫᱟ ᱮᱴᱟᱜ ᱦᱤᱱᱫᱩ ᱠᱚ ᱚᱞᱫᱟ ᱚᱠᱚᱭ ᱠᱷᱨᱤᱥᱴᱟᱱ ᱚᱠᱚᱭ ᱡᱳᱭᱱᱳ ᱟᱫᱟᱨᱥ ᱠᱚ ᱚᱞᱫᱟ ᱟᱹᱞᱤᱧ ᱫᱚᱞᱤᱧ ᱢᱮᱱᱟ ᱥᱟᱱᱛᱟᱲ ᱠᱟᱱᱟᱢ ᱡᱟᱹᱛᱤ ᱫᱚ ᱥᱟᱱᱛᱟᱲ ᱟᱨ ᱵᱷᱟᱥᱟ ᱫᱚ ᱥᱟᱱᱛᱟᱞᱤ ᱫᱷᱚᱨᱚᱢ ᱫᱚ ᱥᱟᱨᱱᱟ ᱫᱷᱚᱨᱚᱢ ᱟᱫᱚ ᱱᱤᱭᱟᱹ ᱤᱫᱤ ᱠᱟᱛᱮ ᱞᱤᱧ ᱢᱮᱱᱟ ᱡᱩᱫᱤ ᱟᱛᱳ ᱴᱚᱞᱟ ᱨᱮ ᱡᱩᱫᱤ ᱦᱤᱡᱩᱜ ᱟᱠᱚ ᱠᱳᱱᱳ ᱫᱤᱫᱤᱢᱩᱱᱤ ᱠᱤᱢᱵᱟ ᱠᱳᱱᱳ ᱢᱟᱥᱴᱟᱨ ᱠᱚ ᱡᱩᱫᱤ ᱠᱚ ᱦᱤᱡᱩᱜᱼᱟ ᱛᱟᱦᱚᱞᱮ ᱥᱟᱨᱱᱟ ᱚᱞ ᱯᱮ ᱡᱩᱫᱤ ᱩᱱᱠᱩ ᱠᱚ ᱢᱮᱱᱟ ᱡᱮ ᱥᱟᱨᱱᱟ ᱫᱚ ᱟᱞᱚ ᱯᱮ ᱚᱞᱟ ᱟᱯᱮ ᱫᱚ ᱦᱤᱱᱫᱩ ᱜᱮ ᱦᱩᱭᱩᱜᱼᱟ ᱠᱚᱠᱷᱚᱱᱳ ᱟᱞᱚ ᱯᱮ ᱚᱞᱟ ᱦᱤᱱᱫᱩ ᱡᱚᱠᱷᱚᱱ ᱠᱚ ᱦᱤᱡᱩᱜᱼᱟ ᱱᱚᱣᱟ ᱯᱮ ᱠᱩᱞᱤ ᱠᱚᱣᱟ ᱢᱟᱥᱴᱟᱨ ᱜᱮ ᱡᱮ ᱟᱢᱟᱜ ᱵᱷᱟᱥᱟ ᱫᱚ ᱪᱮᱫ ᱛᱟᱢ ᱩᱱᱤ ᱞᱟᱹᱭᱟ ᱵᱟᱝᱞᱟ ᱛᱟᱦᱚᱞᱮ ᱤᱧᱟᱹᱜ ᱵᱷᱟᱥᱟ ᱫᱚ ᱥᱟᱱᱛᱟᱞᱤ ᱛᱟᱦᱚᱞᱮ ᱱᱚᱜᱼᱚᱭ ᱡᱮ ᱵᱷᱟᱥᱟ ᱵᱟᱝ ᱢᱤᱫᱚᱜ ᱠᱟᱱᱟ ᱤᱧᱟᱹᱜ ᱠᱟᱞᱪᱟᱨ ᱵᱟᱝ ᱢᱤᱫᱚᱜ ᱠᱟᱱᱟ ᱤᱧᱟᱹᱜ ᱥᱚᱢᱟᱡᱽ ᱨᱮᱭᱟᱜ ᱡᱟᱦᱟᱸ ᱯᱚᱨᱤᱠᱟᱴᱷᱟᱢᱳ ᱱᱤᱭᱟᱹ ᱵᱟᱝ ᱢᱤᱫᱚᱜ ᱠᱟᱱᱟ ᱛᱟᱦᱚᱞᱮ ᱤᱧᱟᱹᱜ ᱫᱷᱚᱨᱚᱢ ᱦᱚᱸ ᱥᱟᱨᱱᱟ ᱦᱩᱭᱩᱜ ᱛᱤᱧᱟᱹ ᱟᱫᱚ ᱟᱹᱞᱤᱧ ᱦᱚᱸ ᱚᱱᱠᱟ ᱢᱤᱫ ᱫᱤᱱ ᱚᱲᱟᱜ ᱨᱮ ᱦᱮᱱᱟᱜ ᱞᱤᱧᱟᱹ ᱟᱫᱚ ᱱᱚᱝᱠᱟ ᱢᱟᱥᱴᱟᱨ ᱠᱚ ᱫᱤᱫᱤᱢᱩᱱᱤ ᱠᱚ ᱦᱮᱡ ᱮᱱᱟ ᱟᱨ ᱥᱮᱱᱥᱟᱥ ᱦᱩᱭᱱᱟ ᱛᱚ ᱠᱚ ᱢᱮᱛᱟ ᱫᱤᱧᱟ ᱡᱮ ᱟᱹᱵᱤᱱ ᱫᱚ ᱦᱤᱱᱫᱩ ᱜᱮ ᱚᱞ ᱦᱩᱭᱩᱜ ᱛᱟᱹᱵᱤᱱᱟ ᱟᱫᱚ ᱟᱹᱞᱤᱧ ᱞᱤᱧ ᱢᱮᱱ ᱠᱮᱫᱟ ᱦᱤᱱᱫᱩ ᱫᱚ ᱪᱮᱫᱟᱜ ᱞᱤᱧ ᱚᱞᱚᱜᱼᱟ ᱟᱹᱞᱤᱧᱟᱜ ᱵᱷᱟᱥᱟ ᱟᱞᱟᱫᱟ ᱟᱹᱞᱤᱧᱟᱜ ᱠᱟᱞᱪᱟᱨ ᱟᱞᱟᱫᱟ ᱛᱟᱦᱚᱞᱮ ᱦᱤᱱᱫᱩ ᱪᱮᱫ ᱛᱮᱞᱤᱧ ᱚᱞᱚᱜᱼᱟ ᱪᱮᱫᱟᱜ ᱚᱞᱚᱜ ᱟᱠᱚ ᱟᱹᱞᱤᱧ ᱫᱚ ᱪᱤᱠᱟᱹᱛᱮ ᱚᱞᱚᱜ ᱟᱠᱚ ᱟᱹᱞᱤᱧᱟᱜ ᱵᱚᱸᱜᱟ ᱵᱩᱨᱩ ᱟᱞᱟᱫᱟ ᱪᱤᱠᱟᱹᱛᱮ ᱦᱩᱭᱩᱜ ᱠᱟᱱᱟ ᱛᱚᱠᱷᱚᱱ ᱟᱹᱞᱤᱧ ᱞᱤᱧ ᱢᱮᱱ ᱠᱮᱭᱟ ᱛᱟᱦᱚᱞᱮ ᱟᱹᱵᱤᱱ ᱞᱟᱹᱭ ᱫᱟᱵᱤᱱ ᱡᱷᱚᱛᱚ ᱢᱤᱫ ᱜᱮᱭᱟ ᱛᱟᱦᱞᱮ ᱟᱹᱞᱤᱧ ᱞᱤᱧ ᱩᱱᱤ ᱢᱟᱥᱴᱟᱨ ᱞᱤᱧ ᱢᱮᱛᱟ ᱫᱮᱭᱟ ᱛᱟᱦᱞᱮ ᱠᱟᱹᱢᱤ ᱵᱤᱱ ᱟᱹᱵᱤᱱ ᱟᱹᱵᱤᱱ ᱨᱮᱱ ᱫᱚ ᱠᱩᱲᱤ ᱜᱤᱫᱽᱨᱟᱹ ᱢᱮᱱᱟᱭ ᱛᱟᱹᱵᱤᱱᱟᱭ ᱛᱟᱦᱞᱮ ᱟᱹᱞᱤᱧ ᱥᱟᱶᱛᱮ ᱩᱱᱤ ᱠᱩᱲᱤ ᱜᱤᱫᱽᱨᱟᱹᱣᱟᱜ ᱵᱟᱯᱞᱟ ᱮᱢᱚᱜ ᱵᱤᱱ ᱛᱚᱠᱷᱚᱱ ᱩᱱᱤ ᱢᱟᱥᱴᱟᱨᱮ ᱢᱮᱱ ᱠᱮᱫᱟ ᱱᱤᱭᱟᱹ ᱫᱚ ᱪᱤᱠᱟᱹᱛᱮ ᱥᱚᱢᱵᱷᱚᱵ ᱥᱚᱢᱵᱷᱚᱵ ᱡᱚᱠᱷᱚᱱ ᱵᱟᱝ ᱦᱩᱭᱩᱜ ᱠᱟᱱᱟ ᱟᱹᱵᱤᱱ ᱥᱟᱶᱛᱮ ᱟᱹᱞᱤᱧᱟᱜ ᱮᱰᱡᱟᱥᱴ ᱡᱚᱠᱷᱚᱱ ᱵᱟᱝ ᱦᱩᱭᱩᱜ ᱠᱟᱱᱟ ᱛᱟᱦᱞᱮ ᱟᱹᱵᱤᱱ ᱥᱟᱶᱛᱮ ᱟᱹᱞᱤᱧ ᱪᱮᱫᱟᱜ ᱢᱮᱥᱟᱭ ᱞᱤᱧᱟ ᱵᱤᱱ ᱛᱚᱠᱷᱚᱱ ᱩᱱᱤ ᱟᱫᱚ ᱢᱟᱥᱴᱟᱨ ᱦᱚᱸ ᱟᱫᱚ ᱛᱷᱤᱨ ᱮᱱᱟᱭ ᱟᱫᱚ ᱞᱟᱹᱭᱫᱟᱭ ᱴᱷᱤᱠ ᱟᱪᱷᱮ ᱴᱷᱤᱠ ᱟᱪᱷᱮ ᱡᱮᱴᱟ ᱵᱚᱞᱪᱷᱚ ᱥᱮᱴᱟᱭ ᱠᱚᱨᱵᱚ ᱟᱫᱚ ᱛᱚᱠᱷᱚᱱᱤᱧ ᱢᱮᱛᱟ ᱫᱮᱭᱟ ᱥᱩᱫᱷᱩ ᱤᱧᱟᱹᱜ ᱠᱷᱮᱛᱨᱮ ᱫᱚ ᱵᱟᱝ ᱟᱞᱮ ᱱᱚᱣᱟ ᱟᱛᱳ ᱨᱮ ᱡᱟᱦᱟᱸᱭ ᱜᱮ ᱢᱩᱨᱢᱩ ᱴᱩᱰᱩ ᱵᱮᱥᱨᱟ ᱵᱟᱥᱠᱮᱢ ᱧᱟᱢ ᱠᱚᱣᱟ ᱩᱱᱠᱩ ᱡᱷᱚᱛᱚ ᱜᱮ ᱥᱟᱨᱱᱟ ᱦᱚᱲ ᱠᱟᱱᱟ ᱱᱤᱭᱟᱹ ᱟᱛᱳ ᱦᱚᱸ ᱵᱟᱝ ᱟᱨᱚ ᱟᱫᱟᱨᱥ ᱡᱩᱫᱤ ᱟᱛᱳᱢ ᱪᱟᱜᱼᱟ ᱛᱟᱦᱚᱞᱮ ᱥᱟᱱᱛᱟᱲ ᱡᱩᱫᱤᱢ ᱧᱟᱢ ᱠᱚ ᱠᱷᱟᱱ ᱩᱱᱠᱩ ᱡᱷᱚᱛᱚ ᱜᱮ ᱥᱟᱨᱱᱟ ᱫᱷᱚᱨᱚᱢ ᱦᱚᱲ ᱠᱚ ᱱᱤᱭᱟᱹ ᱜᱮᱞᱤᱧ ᱢᱮᱱᱟ ᱟᱨᱚ ᱥᱟᱱᱛᱟᱲ ᱡᱟᱦᱟᱸᱭ ᱢᱮᱱᱟᱜ ᱠᱚᱣᱟ ᱡᱮᱱᱚ ᱥᱟᱢᱟᱡᱽ ᱟᱪᱪᱷᱟ ᱩᱱᱠᱩ ᱡᱮ ᱡᱚᱱᱚᱜᱚᱱᱚᱱᱟ ᱥᱮᱱᱥᱟᱥ ᱞᱟᱹᱜᱤᱫ ᱠᱚ ᱥᱟᱨᱵᱷᱮᱭᱮᱫ ᱛᱟᱦᱮᱸᱫ ᱩᱱᱠᱩ ᱠᱚ ᱥᱩᱫᱩ ᱥᱟᱱᱛᱟᱲ ᱠᱚ ᱞᱟᱹᱜᱤᱫ ᱜᱮᱠᱚ ᱥᱟᱨᱵᱷᱮᱭᱮᱫ ᱛᱟᱦᱮᱸᱫ ᱥᱮ ᱟᱫᱟᱨᱥ ᱡᱟᱹᱛᱤ ᱠᱚᱦᱚᱸ ᱠᱚ ᱤᱭᱟᱹ ᱵᱟᱝ ᱥᱮᱱᱥᱟᱥ ᱨᱮᱠᱚ ᱱᱚᱣᱟ ᱠᱟᱱᱟ ᱫᱚ ᱥᱩᱫᱩ ᱥᱟᱱᱛᱟᱲ ᱫᱚ ᱵᱟᱝ ᱱᱚᱸᱰᱮ ᱠᱚ ᱧᱮᱞᱮᱫ ᱠᱚᱣᱟ ᱡᱮ ᱥᱟᱱᱛᱟᱲ ᱦᱚᱸ ᱪᱮᱫ ᱠᱚ ᱚᱞᱚᱜ ᱠᱟᱱᱟ ᱛᱷᱚᱨᱚ ᱟᱨ ᱮᱴᱟᱜ ᱵᱟᱝᱜᱟᱞᱤ ᱠᱚᱦᱚᱸ ᱮᱴᱟᱜ ᱟᱨᱚ ᱡᱟᱹᱛᱤ ᱠᱚ ᱡᱟᱦᱟᱸᱭ ᱠᱚ ᱢᱮᱱᱟᱜ ᱠᱚᱣᱟ